ᱟᱹᱛᱩ ᱫᱤᱥᱚᱢ ᱵᱞᱚᱠ ᱨᱮ ᱥᱟᱱᱟᱢ ᱠᱚᱣᱟᱜ ᱥᱟᱹᱜᱩᱱ ᱫᱟᱨᱟᱢ ᱤᱧ ᱫᱩᱧ ᱤᱫᱤᱭᱮᱫ ᱯᱮᱭᱟ ᱢᱤᱫ ᱵᱟᱨ ᱥᱩᱴᱤᱝ ᱯᱞᱮᱥ ᱨᱮ ᱚᱱᱟᱛᱮᱧ ᱩᱰᱩᱠᱮᱱᱟ ᱚᱱᱟ ᱡᱟᱭᱜᱟ ᱯᱷᱮᱰ ᱨᱮᱱᱟᱜ ᱪᱚᱨᱚᱠ ᱡᱟᱭᱜᱟ ᱠᱚ ᱧᱮᱞ ᱞᱟᱹᱜᱤᱫ ᱯᱟᱹᱦᱤᱞ ᱨᱮᱫᱚᱧ ᱥᱮᱴᱮᱨ ᱠᱮᱫ ᱵᱚᱱᱟ ᱟᱹᱰᱤ ᱪᱚᱨᱚᱠ ᱵᱤᱨ ᱨᱮ ᱡᱟᱦᱟᱸ ᱨᱮ ᱫᱟᱨᱮ ᱠᱚᱫᱚ ᱟᱹᱰᱤ ᱢᱚᱡᱽ ᱛᱮ ᱞᱟᱭᱤᱱ ᱟᱨ ᱞᱟᱭᱤᱱ ᱛᱮᱠᱚ ᱞᱟᱜᱟᱣ ᱠᱟᱫᱟ ᱟᱨ ᱚᱱᱟᱜᱮ ᱧᱮᱞᱚᱜ ᱛᱮ ᱟᱹᱰᱤ ᱪᱚᱨᱚᱠ ᱧᱮᱞᱚᱜ ᱠᱟᱱᱟ ᱟᱨ ᱚᱱᱟ ᱡᱟᱭᱜᱟ ᱨᱮᱜᱮ ᱥᱩᱴᱤᱝ ᱠᱚᱫᱚ ᱦᱩᱭ ᱫᱟᱲᱮᱭᱟᱜᱼᱟ ᱥᱤᱱᱮᱢᱟ ᱮᱞᱵᱟᱢ ᱨᱤᱞᱥ ᱥᱮ ᱛᱷᱨᱤᱞᱟᱨ ᱵᱷᱤᱰᱤᱭᱳ ᱠᱚ

ᱫᱚᱥᱟᱨ ᱨᱮᱫᱚᱧ ᱤᱫᱤᱭᱮᱫ ᱵᱚᱱᱟ ᱢᱤᱫᱴᱟᱝ ᱦᱚᱨ ᱫᱷᱟᱨᱮ ᱨᱮᱱᱟᱜ ᱡᱟᱭᱜᱟ ᱨᱮ ᱦᱚᱭᱛᱳ ᱱᱚᱣᱟ ᱫᱚ ᱟᱹᱰᱤ ᱦᱚᱲ ᱜᱮᱵᱚᱱ ᱧᱮᱞ ᱟᱠᱟᱫᱟ

ᱱᱚᱣᱟ ᱛᱮᱥᱟᱨᱟᱜ ᱡᱟᱭᱜᱟ ᱫᱚ ᱟᱹᱰᱤ ᱡᱟᱹᱥᱛᱤ ᱥᱟᱺᱜᱤᱧ ᱨᱮ ᱫᱚ ᱵᱟᱝ ᱟᱞᱮᱭᱟᱜ ᱡᱟᱸᱜᱟ ᱯᱷᱮᱰ ᱨᱮᱜᱮ ᱚᱲᱟᱜ ᱥᱩᱨ ᱨᱮᱱᱟᱜ ᱡᱟᱭᱜᱟ ᱠᱟᱱᱟ ᱱᱚᱣᱟ ᱡᱟᱭᱜᱟ ᱠᱚᱨᱮ ᱦᱚᱸ ᱟᱹᱰᱤ ᱢᱚᱡᱽ ᱤᱧ ᱧᱮᱞ ᱠᱮᱜᱼᱟ ᱚᱱᱟᱛᱮ ᱱᱚᱣᱟ ᱠᱚ ᱟᱯᱮ ᱛᱟᱞᱟᱨᱤᱧ ᱥᱮᱭᱟᱨ ᱠᱮᱫᱟ ᱛᱚ ᱜᱟᱛᱮ ᱠᱚ ᱪᱮᱫ ᱞᱮᱠᱟ ᱯᱮ ᱵᱩᱡᱷᱟᱹᱣ ᱠᱮᱫ ᱛᱟᱵᱚᱱᱟ ᱠᱚᱢᱮᱱᱴ ᱛᱟᱞᱟᱛᱮ ᱞᱟᱹᱭ ᱛᱟᱵᱚᱱ ᱯᱮ ᱟᱨ ᱚᱠᱟ ᱯᱞᱮᱥ ᱟᱹᱰᱤ ᱪᱚᱨᱚᱠ ᱥᱮ ᱟᱹᱰᱤ ᱢᱚᱡᱽ ᱵᱚᱱ ᱵᱩᱡᱷᱟᱹᱣ ᱠᱮᱫᱟ ᱚᱱᱟ ᱠᱚᱢᱮᱱᱴ ᱛᱟᱞᱟᱛᱮ ᱵᱚᱱ ᱞᱟᱹᱭ ᱢᱟ ᱟᱨ ᱢᱩᱪᱟᱹᱫ ᱨᱮᱫᱚ ᱥᱟᱱᱟᱢ ᱠᱚᱴᱷᱮᱱ ᱟᱨᱫᱟᱥ ᱛᱟᱦᱮᱱ ᱠᱟᱱᱟ ᱱᱟᱯᱟᱭ ᱱᱟᱯᱟᱭ ᱵᱷᱤᱰᱤᱭᱳ ᱧᱟᱢ ᱞᱟᱹᱜᱤᱫ ᱱᱚᱣᱟ ᱪᱮᱱᱮᱞ ᱥᱟᱵᱥᱠᱨᱟᱭᱤᱵ ᱛᱟᱵᱚᱱ ᱯᱮ ᱞᱟᱭᱤᱠ ᱛᱟᱵᱚᱱ ᱯᱮ ᱠᱚᱢᱮᱱᱴ ᱛᱟᱵᱚᱱ ᱯᱮ ᱟᱨ ᱥᱮᱭᱟᱨ ᱛᱟᱵᱚᱱ ᱯᱮ ᱱᱮᱠᱥᱴ ᱵᱷᱤᱰᱤᱭᱳ ᱫᱷᱟᱹᱵᱤᱡ ᱥᱟᱱᱟᱢ ᱠᱚᱜᱮ ᱱᱟᱯᱟᱭ ᱛᱟᱦᱮᱱ ᱛᱟᱵᱚᱱ ᱯᱮ ᱥᱟᱱᱟᱢ ᱠᱚᱜᱮ ᱡᱚᱦᱟᱨ